ᱫᱩᱞᱟᱹᱲᱤᱭᱟᱹ ᱵᱚᱭᱦᱟ ᱢᱤᱥᱨᱟ ᱠᱚ ᱤᱧ ᱯᱟᱦᱴᱟ ᱠᱷᱚᱱ ᱡᱚᱛᱚ ᱠᱚᱧ ᱥᱟᱹᱜᱩᱱ ᱫᱟᱨᱟᱢᱮᱫ ᱯᱮᱭᱟ ᱛᱮᱦᱮᱧᱟᱜ ᱥᱟᱛᱟᱢ ᱫᱚ ᱚᱞ ᱪᱤᱠᱤ ᱨᱮᱱ ᱵᱟᱹᱭᱨᱤ ᱵᱟᱵᱚᱫ ᱵᱚᱱ ᱜᱟᱞᱢᱟᱨᱟᱜᱼᱟ ᱥᱳᱥᱟᱞ ᱢᱤᱰᱤᱭᱟ ᱨᱮᱵᱚᱱ ᱧᱮᱞᱮᱫ ᱠᱟᱱ ᱜᱮᱭᱟ ᱡᱷᱟᱲᱠᱷᱚᱸᱰ ᱯᱚᱱᱚᱛ ᱨᱮᱭᱟᱜ ᱫᱩᱢᱠᱟ ᱡᱮᱞᱟ ᱨᱮ ᱡᱟᱦᱟᱸ ᱫᱚ ᱥᱟᱱᱛᱟᱞ ᱠᱚᱣᱟᱜ ᱜᱟᱲ ᱠᱟᱱᱟ ᱥᱟᱱᱛᱟᱞ ᱯᱟᱨᱜᱟᱱᱟ ᱚᱸᱰᱮ ᱜᱮ ᱚᱞ ᱪᱤᱠᱤ ᱨᱮᱭᱟᱜ ᱠᱚ ᱵᱤᱨᱳᱫ ᱮᱫᱟ ᱥᱟᱱᱛᱟᱞ ᱯᱟᱨᱜᱟᱱᱟ ᱨᱮ ᱪᱷᱚᱴᱤ ᱡᱮᱞᱟ ᱢᱮᱱᱟᱜᱼᱟ ᱪᱷᱚᱴᱤ ᱡᱮᱞᱟ ᱨᱮ ᱡᱚᱛᱚ ᱡᱮᱞᱟ ᱜᱮ ᱚᱞᱪᱤᱠᱤ ᱠᱚ ᱠᱩᱥᱤᱭᱟᱜ ᱠᱟᱱᱟ ᱠᱚ ᱫᱩᱞᱟᱹᱲ ᱮᱫᱟ ᱠᱚ ᱢᱮᱱᱠᱷᱟᱱ ᱫᱩᱢᱠᱟᱹ ᱡᱮᱞᱟ ᱨᱮ ᱠᱤᱪᱷᱩ ᱜᱟᱱ ᱥᱟᱱᱛᱟᱲ ᱵᱟᱹᱭᱨᱤ ᱤᱝᱨᱮᱡᱽ ᱨᱮᱱ ᱥᱮᱛᱟ ᱢᱮᱱᱟᱜ ᱠᱚᱣᱟ ᱩᱱᱠᱩ ᱜᱮ ᱚᱞᱪᱤᱠᱤ ᱨᱮᱭᱟᱜ ᱠᱚ ᱵᱤᱨᱳᱫᱷ ᱮᱫᱟ ᱟᱨ ᱱᱩᱠᱩ ᱤᱝᱨᱮᱡᱽ ᱤᱛᱟᱹ ᱫᱚ ᱟᱵᱚ ᱥᱟᱱᱛᱟᱲ ᱥᱚᱢᱟᱡᱽ ᱨᱮᱱ ᱥᱟᱱᱟᱢ ᱠᱷᱚᱱ ᱢᱟᱨᱟᱝ ᱵᱟᱹᱭᱨᱤ ᱠᱟᱱᱟ ᱠᱚ ᱱᱩᱠᱩ ᱜᱮ ᱟᱵᱚᱣᱟᱜ ᱵᱷᱟᱥᱟ ᱪᱤᱠᱤ ᱠᱚ ᱵᱤᱨᱳᱫᱷ ᱮᱫᱟ ᱟᱠᱚ ᱠᱚ ᱟᱯᱱᱮ ᱟᱯ ᱨᱮ ᱟᱹᱰᱤ ᱢᱟᱨᱟᱝ ᱵᱷᱟᱥᱟᱵᱤᱫ ᱜᱮᱭᱟᱱᱤ ᱠᱚ ᱞᱮᱠᱷᱟᱜ ᱠᱟᱱᱟ ᱟᱨ ᱵᱷᱟᱨᱚᱛ ᱫᱤᱥᱚᱢ ᱨᱮᱱ ᱦᱚᱲ ᱫᱚ ᱵᱚᱠᱟ ᱠᱚ ᱞᱮᱠᱷᱟᱭᱮᱫ ᱠᱚᱣᱟ ᱵᱩᱜᱽᱲᱤ ᱢᱮᱱ ᱠᱟᱛᱮ ᱟᱵᱚ ᱵᱷᱟᱨᱚᱛ ᱫᱤᱥᱚᱢ ᱨᱮᱱ ᱦᱚᱲ ᱱᱤᱪᱟ ᱠᱚ ᱫᱮᱠᱷᱟᱣ ᱵᱚᱱ ᱠᱟᱱᱟ ᱥᱟᱱᱛᱷᱟᱞ ᱯᱟᱨᱜᱟᱱᱟ ᱨᱮ ᱚᱠᱟ ᱮᱠᱛᱤᱥ ᱢᱟᱹᱭ ᱫᱷᱚᱨᱚᱢ ᱥᱚᱢᱢᱮᱞᱚᱱ ᱦᱩᱭᱮᱱ ᱚᱱᱟ ᱨᱮᱭᱟᱜ ᱦᱚᱸ ᱱᱩᱠᱩ ᱟᱹᱰᱤ ᱢᱟᱨᱟᱝ ᱦᱮᱱᱚᱥᱛᱟ ᱠᱚ ᱜᱟᱞᱢᱟᱨᱟᱜ ᱠᱟᱱᱟ ᱚᱱᱟ ᱫᱷᱚᱨᱚᱢ ᱥᱚᱢᱢᱮᱞᱚᱱ ᱨᱮ ᱡᱟᱦᱟᱸ ᱛᱤᱱᱟᱹᱜ ᱵᱷᱟᱨᱚᱛ ᱫᱤᱥᱚᱢ ᱠᱷᱚᱱ ᱦᱚᱲ ᱠᱚ ᱥᱮᱴᱮᱨᱮᱱ ᱛᱟᱵᱚᱱ

ᱟᱵᱚᱣᱟᱜ ᱵᱷᱟᱥᱟ ᱢᱟᱠᱚ ᱵᱤᱨᱳᱫᱮᱫ ᱠᱟᱱ ᱜᱮ ᱥᱟᱛ ᱥᱟᱛ ᱟᱵᱚ ᱥᱚᱢᱟᱡᱽ ᱨᱮᱭᱟᱜ ᱟᱹᱨᱤᱪᱟᱹᱞᱤ ᱦᱚᱸᱠᱚ ᱵᱤᱨᱳᱫ ᱫᱟ ᱥᱟᱱᱛᱟᱲ ᱥᱚᱢᱟᱡᱽ ᱨᱮᱭᱟᱜ ᱮᱱᱮᱡ ᱫᱚ ᱮᱱᱮᱡ ᱥᱮᱨᱮᱧ ᱫᱚ ᱩᱱᱠᱩ ᱫᱚ ᱡᱷᱟᱲᱚᱝ ᱡᱷᱟᱲᱚᱝ ᱮᱱᱮᱡ ᱠᱚ ᱢᱮᱛᱟᱣᱟᱜ ᱠᱟᱱᱟ ᱥᱟᱱᱛᱟᱲ ᱥᱚᱢᱟᱡᱽ ᱨᱮᱭᱟᱜ ᱟᱹᱨᱤᱪᱟᱹᱞᱤ ᱫᱚ ᱱᱩᱠᱩ ᱫᱚᱠᱚ ᱦᱤᱨᱠᱷᱟᱹᱣᱟᱜᱼᱟ ᱱᱩᱠᱩ ᱤᱝᱨᱮᱡᱽ ᱤᱛᱟᱹ ᱱᱩᱱᱟᱹᱜ ᱵᱷᱟᱹᱨᱤ ᱥᱤᱢᱟᱹ ᱠᱚ ᱯᱟᱨᱚᱢ ᱴᱷᱤᱠ ᱟᱠᱟᱫᱼᱟ ᱡᱮ ᱟᱵᱚ ᱥᱟᱱᱛᱟᱲ ᱥᱚᱢᱟᱡᱽ ᱟᱹᱰᱤ ᱱᱤᱪᱟ ᱠᱚ ᱫᱮᱠᱷᱟᱣ ᱵᱚᱱ ᱠᱟᱱᱟ ᱟᱨ ᱱᱩᱠᱩ ᱫᱩᱥᱢᱟᱹᱱ ᱡᱟᱵᱽ ᱛᱟᱠ ᱵᱟᱵᱚᱱ ᱞᱟᱜᱟ ᱵᱤᱫ ᱵᱤᱰᱟᱹᱣ ᱠᱚᱣᱟ ᱛᱟᱵᱽ ᱛᱟᱠ ᱫᱚ ᱱᱩᱠᱩ ᱫᱚ ᱵᱟᱠᱚ ᱛᱷᱤᱨᱚᱜᱼᱟ ᱱᱩᱠᱩ ᱫᱚ ᱟᱵᱚᱣᱟᱜ ᱥᱟᱶᱛᱟ ᱠᱚ ᱨᱟᱹᱯᱩᱫ ᱮᱫᱟ ᱪᱤᱠᱤ ᱨᱮᱭᱟᱜ ᱢᱟᱠᱚ ᱵᱤᱨᱳᱫᱮᱫ ᱠᱟᱱ ᱜᱮ ᱟᱵᱚᱣᱟᱜ ᱵᱷᱟᱥᱟ ᱦᱚᱸᱠᱚ ᱵᱤᱨᱳᱫ ᱮᱫᱟ ᱟᱵᱚ ᱠᱚ ᱦᱟᱹᱴᱤᱧᱮᱫ ᱵᱚᱱᱟ ᱤᱝᱨᱮᱡᱟᱜ ᱱᱤᱛᱤ ᱠᱚ ᱟᱯᱱᱟᱣ ᱠᱟᱜᱼᱟ ᱰᱤᱵᱷᱟᱭᱤᱰ ᱮᱱᱰ ᱨᱩᱞ ᱱᱤᱛᱤ ᱠᱚ ᱟᱯᱱᱟᱣ ᱠᱟᱜᱼᱟ ᱱᱩᱠᱩ ᱫᱚ ᱥᱟᱱᱛᱟᱞ ᱯᱟᱨᱜᱟᱱᱟ ᱨᱮ ᱟᱠᱚᱣᱟᱜ ᱥᱟᱥᱚᱱ ᱪᱟᱞᱟᱣ ᱠᱚ ᱢᱮᱱ ᱡᱚᱝ ᱠᱟᱱᱟ ᱱᱩᱠᱩ ᱤᱝᱨᱮᱡᱽ ᱤᱛᱟᱹ ᱡᱟᱵ ᱛᱟᱠ ᱵᱟᱵᱚᱱ ᱞᱟᱜᱟ ᱵᱤᱫ ᱵᱤᱰᱟᱹᱣ ᱠᱚᱣᱟ ᱛᱟᱵ ᱛᱟᱠ ᱫᱚ ᱱᱩᱠᱩ ᱫᱚ ᱵᱟᱝ ᱠᱚ ᱛᱷᱤᱨᱚᱜᱼᱟ ᱚᱱᱟ ᱤᱭᱟᱹᱛᱮ ᱵᱷᱟᱨᱚᱛ ᱫᱤᱥᱚᱢ ᱨᱮᱱ ᱥᱟᱱᱛᱟᱞ ᱵᱚᱭᱦᱟ ᱠᱚ ᱵᱩᱫᱽᱫᱷᱤᱡᱤᱵᱤ ᱠᱚ ᱡᱩᱣᱟᱹᱱ ᱠᱚ ᱫᱮᱵᱚᱱ ᱢᱤᱫ ᱢᱚᱧᱪ ᱨᱮᱵᱚᱱ ᱦᱤᱡᱩᱜᱼᱟ ᱟᱨ ᱱᱩᱠᱩ ᱥᱟᱱᱛᱟᱞ ᱥᱚᱢᱟᱡᱽ ᱨᱮᱱ ᱫᱩᱥᱢᱟᱹᱱ ᱡᱟᱦᱟᱸᱭ ᱫᱚ ᱫᱩᱢᱠᱟ ᱨᱮ ᱢᱮᱱᱟᱜ ᱠᱚ ᱚᱨᱤᱡᱤᱱᱟᱞ ᱥᱟᱱᱛᱟᱞ ᱠᱚ ᱪᱮᱞᱮᱧᱡᱽ ᱟᱠᱚ ᱠᱟᱱ ᱱᱩᱠᱩ ᱫᱩᱥᱢᱟᱹᱱ ᱡᱷᱟᱲᱠᱷᱚᱸᱰ ᱨᱮ ᱥᱟᱱᱛᱟᱞᱤ ᱨᱟᱡᱽ ᱯᱟᱹᱨᱥᱤ ᱨᱮᱭᱟᱜ ᱦᱚᱸᱠᱚ ᱵᱤᱨᱳᱫᱷ ᱫᱟ ᱟᱨ ᱥᱟᱱᱛᱟᱞᱤ ᱵᱷᱟᱥᱟ ᱨᱮᱭᱟᱜ ᱞᱤᱯᱤ ᱚᱞ ᱪᱤᱠᱤ ᱢᱟᱠᱚ ᱵᱤᱨᱳᱫᱷᱮᱫ ᱠᱟᱱ ᱜᱮ ᱥᱟᱛ ᱥᱟᱛ ᱟᱵᱚᱣᱟᱜ ᱟᱹᱨᱤᱪᱟᱹᱞᱤ ᱦᱚᱸᱠᱚ ᱵᱤᱨᱳᱫᱷ ᱫᱟ ᱚᱱᱟ ᱤᱭᱟᱹᱛᱮ ᱱᱩᱠᱩ ᱥᱟᱵᱟᱠ ᱥᱤᱠᱷᱟᱹᱣ ᱠᱚ ᱞᱟᱹᱜᱤᱫ ᱫᱚ ᱱᱩᱠᱩ ᱫᱚ ᱞᱟᱜᱟ ᱵᱤᱰ ᱵᱤᱰᱟᱹᱣ ᱛᱮᱜᱮ ᱦᱩᱭᱩᱜᱼᱟ ᱚᱱᱟ ᱤᱭᱟᱹᱛᱮ ᱥᱟᱱᱛᱟᱲ ᱯᱟᱨᱜᱟᱱᱟ ᱨᱮᱱ ᱡᱩᱣᱟᱹᱱ ᱠᱚᱲᱟ ᱠᱚ ᱵᱩᱫᱽᱫᱷᱤ ᱡᱤᱵᱤ ᱠᱚ ᱯᱟᱹᱴᱷᱩᱣᱟᱹ ᱠᱚ ᱫᱮᱞᱟ ᱢᱤᱫ ᱢᱚᱧᱪ ᱨᱮᱵᱚᱱ ᱦᱤᱡᱩᱜ ᱢᱟ ᱟᱨ ᱱᱩᱠᱩ ᱥᱟᱶᱛᱟ ᱵᱟᱹᱭᱨᱤ ᱫᱚᱵᱚᱱ ᱥᱟᱱᱛᱟᱲ ᱯᱟᱨᱜᱟᱱᱟ ᱠᱷᱚᱱ ᱵᱚᱱ ᱞᱟᱜᱟ ᱵᱤᱰᱟᱹᱣ ᱠᱚᱢᱟ ᱚᱱᱟ ᱥᱟᱱᱛᱟᱲ ᱫᱤᱥᱚᱢ ᱨᱮ ᱥᱤᱫᱩ ᱠᱟᱹᱱᱩᱣᱟᱜ ᱦᱩᱞ ᱦᱩᱭ ᱞᱮᱱᱟ ᱚᱱᱟ ᱠᱟᱨᱚᱱ ᱛᱮ ᱥᱟᱱᱛᱟᱲ ᱫᱤᱥᱚᱢ ᱵᱚᱱ ᱧᱟᱢ ᱟᱠᱟᱫᱼᱟ ᱟᱨ ᱱᱩᱠᱩ ᱤᱝᱨᱮᱡᱽ ᱨᱮᱱ ᱤᱛᱟᱹ ᱫᱚ ᱱᱤᱛ ᱥᱟᱱᱛᱟᱲ ᱯᱨᱟᱱ ᱠᱚ ᱥᱟᱨᱮᱡ ᱟᱠᱟᱱᱟ ᱚᱱᱟ ᱥᱤᱫᱩ ᱠᱟᱹᱱᱩ ᱟᱜ ᱫᱷᱟᱹᱨᱛᱤ ᱟᱨᱦᱚᱸ ᱜᱩᱞᱟᱹᱢ ᱵᱮᱱᱟᱣ ᱠᱚ ᱧᱟᱢ ᱠᱟᱱᱟ ᱥᱤᱫᱩ ᱠᱟᱹᱱᱩ ᱫᱚ ᱤᱝᱨᱮᱡᱽ ᱵᱤᱨᱩᱫᱷ ᱨᱮ ᱠᱤᱱ ᱦᱩᱞ ᱞᱮᱫᱟ ᱚᱱᱟ ᱤᱭᱟᱹᱛᱮ ᱵᱨᱤᱴᱤᱥ ᱥᱚᱨᱠᱟᱨ ᱢᱚᱡᱽᱵᱩᱨ ᱠᱟᱛᱮ ᱥᱟᱱᱛᱟᱞ ᱯᱟᱨᱜᱟᱱᱟ ᱧᱩᱛᱩᱢ ᱛᱮ ᱥᱟᱱᱛᱟᱞ ᱠᱚ ᱞᱟᱹᱜᱤᱫ ᱫᱤᱥᱚᱢᱮ ᱟᱞᱟᱜᱽ ᱦᱚᱴᱚ ᱟᱠᱟᱫᱼᱟ ᱟᱨ ᱚᱱᱟ ᱫᱤᱥᱚᱢ ᱨᱮᱜᱮ ᱱᱩᱠᱩ ᱤᱝᱨᱮᱡᱽ ᱨᱮᱱ ᱤᱛᱟᱹ ᱡᱟᱦᱟᱸᱭ ᱫᱚ ᱚᱞ ᱪᱤᱠᱤ ᱠᱚ ᱵᱤᱨᱳᱫᱮᱫ ᱠᱟᱱ ᱡᱟᱦᱟᱸᱭ ᱫᱚ ᱟᱵᱚᱣᱟᱜ ᱥᱟᱱᱛᱟᱞᱤ ᱵᱷᱟᱥᱟ ᱠᱚ ᱵᱤᱨᱳᱫᱮᱫ ᱠᱟᱱ ᱩᱱᱠᱩ ᱚᱸᱰᱮ ᱠᱚ ᱥᱟᱨᱮᱡ ᱟᱠᱟᱱᱟ ᱟᱨ ᱩᱱᱠᱩ ᱤᱝᱨᱮᱡᱽ ᱤᱛᱟᱹ ᱜᱮ ᱟᱵᱚᱣᱟᱜ ᱚᱞ ᱪᱤᱠᱤ ᱟᱵᱚᱣᱟᱜ ᱵᱷᱟᱥᱟ ᱟᱵᱚᱣᱟᱜ ᱥᱟᱶᱛᱟ ᱠᱚ ᱵᱤᱨᱳᱫᱷ ᱮᱫᱟ ᱚᱱᱟ ᱤᱭᱟᱹᱛᱮ ᱱᱩᱠᱩ ᱠᱷᱤᱞᱟᱯ ᱨᱮ ᱯᱩᱨᱡᱳᱨ ᱛᱟᱹᱨᱤᱠᱟ ᱛᱮ ᱡᱳᱨᱫᱟᱨ ᱛᱟᱹᱨᱤᱠᱟ ᱛᱮ ᱮᱠᱥᱮᱱ ᱦᱟᱛᱟᱣ ᱦᱩᱭᱩᱜ ᱛᱟᱵᱚᱱᱟ ᱟᱨ ᱵᱟᱝᱠᱷᱟᱱ ᱱᱩᱠᱩ ᱫᱚ ᱛᱷᱤᱨᱚᱜ ᱵᱟᱞᱟ ᱫᱚᱠᱚ ᱵᱟᱝ ᱠᱟᱱᱟ ᱚᱱᱟ ᱤᱭᱟᱹᱛᱮ ᱡᱩᱢᱤᱫᱚᱜ ᱨᱮᱭᱟᱜ ᱚᱠᱛᱮ ᱦᱮᱡ ᱟᱠᱟᱱᱟ ᱫᱮᱞᱟ ᱵᱚᱱ ᱡᱩᱢᱤᱫᱚᱜ ᱢᱟ ᱟᱨ ᱥᱟᱶᱛᱟ ᱨᱮᱱ ᱵᱟᱹᱭᱨᱤ ᱫᱚ ᱥᱟᱱᱛᱟᱲ ᱯᱟᱨᱜᱟᱱᱟ ᱥᱮ ᱡᱷᱟᱲᱠᱷᱚᱸᱰ ᱫᱤᱥᱚᱢ ᱠᱷᱚᱱ ᱵᱚᱱ ᱞᱟᱜᱟ ᱛᱟᱵ ᱠᱚᱣᱟ ᱢᱟ ᱤᱱᱟᱹᱜ ᱢᱮᱱ ᱠᱟᱛᱮᱫ ᱜᱤᱧ ᱢᱩᱪᱟᱹᱫ ᱠᱮᱫᱟ ᱡᱚᱛᱚ ᱠᱚ ᱡᱚᱦᱟᱨ